ᱤᱧᱟᱹᱜ ᱦᱮ ᱥᱟᱜᱮᱱ ᱵᱟᱹᱵᱩ ᱭᱟ ᱚᱠᱟᱢ ᱪᱟᱞᱟᱜ ᱠᱟᱱᱟ ᱤᱱᱟᱹᱜ ᱦᱚᱨᱚᱵᱚᱨᱚ ᱫᱷᱟᱣᱲᱟ ᱫᱷᱟᱹᱣᱲᱤ ᱫᱚ ᱛᱮᱦᱮᱧ ᱦᱚᱸ ᱪᱮᱛᱟ ᱟᱯᱮᱭᱟᱜ ᱢᱤᱴᱤᱝ ᱢᱤᱪᱷᱤᱞ ᱠᱚ ᱢᱮᱱᱟᱜᱼᱟ ᱥᱮ ᱪᱮᱫ ᱪᱮᱫᱟᱜ ᱥᱮ ᱟᱢ ᱢᱟ ᱫᱤᱱᱟᱹᱢ ᱜᱮ ᱢᱤᱴᱤᱱ ᱢᱤᱪᱷᱤᱞ ᱫᱤᱱᱟᱹᱢ ᱜᱮ ᱢᱤᱴᱤᱱ ᱫᱤᱱᱟᱹᱢ ᱜᱮ ᱥᱤᱴᱤᱱ ᱛᱮᱦᱮᱧ ᱱᱚᱰᱮ ᱜᱟᱯᱟ ᱦᱟᱸᱰᱮ ᱫᱤᱱᱟᱹᱢ ᱜᱮ ᱫᱷᱟᱣᱲᱟ ᱫᱷᱟᱹᱲᱤ ᱯᱮ ᱫᱟᱹᱲ ᱟᱹᱪᱩᱨᱮᱫᱟ ᱭᱟ ᱭᱟ ᱮ ᱥᱟᱜᱮᱱ ᱵᱟᱹᱵᱩ ᱪᱮᱫ ᱩᱱᱟᱹᱜ ᱫᱚᱢ ᱧᱟᱢᱮᱫ ᱛᱮ ᱫᱤᱱᱟᱹᱢ ᱜᱮ ᱢᱤᱴᱤᱱ ᱢᱤᱪᱷᱤᱞ ᱫᱷᱟᱣᱲᱟ ᱫᱷᱟᱹᱲᱤ ᱦᱟᱱᱛᱮ ᱱᱟᱛᱮᱢ ᱫᱟᱹᱲ ᱟᱹᱪᱩᱨᱮᱫ ᱫᱚ ᱭᱟ ᱞᱟᱹᱭ ᱢᱮᱥᱮ ᱚᱠᱟᱢ ᱪᱟᱞᱟᱜ ᱠᱟᱱᱟ ᱛᱮᱦᱮᱧ ᱥᱟᱜᱮᱱ ᱫᱟ ᱟᱢ ᱢᱟᱢ ᱵᱟᱲᱟᱭ ᱜᱮᱭᱟ ᱟᱞᱮ ᱢᱟ ᱥᱟᱞᱠᱷᱟᱱ ᱢᱩᱨᱢᱩ ᱜᱚᱢᱠᱮᱭᱟᱜ ᱞᱟᱹᱭ ᱞᱮᱠᱟᱛᱮ ᱱᱤᱛᱚᱜ ᱜᱚᱴᱟ ᱟᱛᱳ ᱟᱛᱳ ᱥᱟᱨᱱᱟ ᱥᱟᱜᱟᱲ ᱜᱟᱹᱰᱤ ᱞᱮ ᱩᱰᱩᱝ ᱟᱠᱟᱫᱟ ᱪᱮᱫᱟᱜ ᱥᱮ ᱱᱮ ᱦᱟᱹᱵᱤᱡ ᱛᱮ ᱟᱵᱚ ᱵᱷᱟᱨᱚᱛ ᱥᱚᱨᱠᱟᱨ ᱟᱵᱚ ᱟᱹᱫᱤᱵᱟᱹᱥᱤ ᱠᱚ ᱫᱷᱚᱨᱚᱢ ᱠᱳᱰ ᱨᱮᱱᱟᱜ ᱦᱚᱠ ᱟᱹᱭᱫᱟᱹᱨ ᱵᱟᱝᱮ ᱮᱢ ᱟᱠᱟᱫ ᱵᱚᱱᱟᱭ ᱚᱱᱟ ᱞᱮᱠᱟᱛᱮ ᱥᱟᱞᱠᱷᱟᱱ ᱢᱩᱨᱢᱩ ᱜᱚᱢᱠᱮᱭᱟᱜ ᱞᱟᱹᱭ ᱞᱮᱠᱟᱛᱮ ᱟᱵᱚ ᱟᱛᱳ ᱟᱛᱳ ᱦᱚᱲ ᱪᱮᱸᱜᱷᱟ ᱦᱩᱭᱩᱜ ᱛᱟᱵᱚᱱᱟ ᱟᱨ ᱫᱟᱨᱟᱭ ᱠᱟᱱ ᱵᱟᱨᱜᱮ ᱥᱟᱭ ᱵᱟᱜᱮ ᱢᱤᱫ ᱥᱟᱞᱮ ᱨᱮᱱᱟᱜ ᱦᱚᱲ ᱞᱮᱠᱷᱟ ᱨᱮᱫᱚ ᱟᱵᱚ ᱫᱚ ᱥᱟᱨᱱᱟ ᱫᱷᱚᱨᱚᱢ ᱠᱳᱰ ᱜᱮᱵᱚᱱ ᱚᱞᱟ ᱟᱨ ᱚᱱᱟ ᱞᱮᱠᱟᱛᱮ ᱟᱛᱳ ᱟᱛᱳ ᱥᱟᱜᱟᱲ ᱜᱟᱹᱲᱤ ᱟᱥᱮᱱ ᱠᱟᱛᱮ ᱟᱵᱚ ᱥᱟᱱᱛᱟᱲ ᱟᱹᱫᱤᱵᱟᱹᱥᱤ ᱡᱟᱦᱟᱸ ᱛᱤᱱᱟᱹᱜ ᱜᱟᱱ ᱜᱮ ᱢᱮᱱᱟᱜ ᱵᱚᱱᱟ ᱟᱹᱫᱤᱵᱟᱹᱥᱤ ᱜᱟᱛᱟᱠ ᱨᱮ ᱱᱩᱠᱩ ᱥᱟᱱᱟᱢ ᱠᱚ ᱪᱮᱸᱜᱷᱟᱣ ᱦᱩᱭᱩᱜ ᱠᱟᱱᱟ ᱮᱭᱟ ᱮ ᱥᱟᱜᱮᱱ ᱵᱟᱹᱵᱩ ᱪᱮᱫ ᱮᱢ ᱞᱟᱹᱭ ᱠᱮᱫᱟ ᱥᱟᱨᱱᱟ ᱫᱷᱚᱨᱚᱢ ᱥᱟᱜᱟᱲ ᱜᱟᱹᱲᱤ ᱵᱟᱝ ᱵᱟᱝ ᱵᱟᱝ ᱵᱟᱝ ᱵᱟᱝ ᱤᱧ ᱫᱚ ᱥᱟᱨᱱᱟ ᱫᱷᱚᱨᱚᱢ ᱥᱟᱜᱟᱲ ᱜᱟᱹᱲᱤ ᱫᱚ ᱵᱟᱹᱧ ᱢᱟᱱᱟᱣ ᱵᱟᱛᱟᱣᱟ ᱟᱵᱚᱣᱟᱜ ᱫᱷᱚᱨᱚᱢ ᱫᱚ ᱥᱟᱹᱨᱤ ᱫᱷᱚᱨᱚᱢ ᱠᱟᱱᱟ ᱟᱨ ᱥᱟᱹᱨᱤ ᱫᱷᱚᱨᱚᱢ ᱜᱮ ᱟᱯᱮ ᱫᱚ ᱟᱛᱳ ᱟᱛᱳ ᱯᱨᱚᱪᱟᱨ ᱛᱟᱵᱚᱱ ᱯᱮ ᱥᱟᱨᱱᱟ ᱫᱷᱚᱨᱚᱢ ᱫᱚ ᱵᱟᱝᱟ ᱪᱮᱫᱟᱜ ᱥᱮ ᱟᱯᱮ ᱞᱮᱠᱟᱱ ᱦᱚᱲ ᱠᱷᱟᱹᱛᱤᱨ ᱛᱮ ᱱᱮ ᱦᱟᱹᱵᱤᱡ ᱛᱟᱵᱚ ᱫᱷᱚᱨᱚᱢ ᱠᱳᱰ ᱵᱟᱵᱚᱱ ᱧᱟᱢ ᱟᱠᱟᱫᱟ ᱟᱞᱮ ᱞᱮ ᱞᱟᱹᱞᱟᱹᱭ ᱠᱟᱱᱟ ᱥᱟᱹᱨᱤ ᱫᱷᱚᱨᱚᱢ ᱟᱨ ᱟᱯᱮ ᱯᱮ ᱞᱟᱹᱞᱟᱹᱭ ᱠᱟᱱᱟ ᱥᱟᱨᱱᱟ ᱫᱷᱚᱨᱚᱢ ᱵᱟᱝ ᱵᱟᱝ ᱵᱟᱝ ᱵᱟᱝ ᱜᱟᱱᱚᱜᱼᱟ ᱟᱵᱚᱣᱟᱜ ᱫᱷᱚᱨᱚᱢ ᱫᱚ ᱥᱟᱹᱨᱤ ᱫᱷᱚᱨᱚᱢ ᱜᱮ ᱡᱚᱛᱷᱟᱛ ᱛᱟᱵᱚᱱᱟ ᱵᱟᱝᱟ ᱨᱚᱢᱮᱥ ᱫᱟ ᱟᱵᱚᱣᱟᱜ ᱫᱷᱚᱨᱚᱢ ᱫᱚ ᱥᱟᱹᱨᱤ ᱫᱷᱚᱨᱚᱢ ᱫᱚ ᱵᱟᱝ ᱠᱟᱱᱟ ᱟᱵᱚᱣᱟᱜ ᱫᱷᱚᱨᱚᱢ ᱫᱚ ᱥᱟᱨᱱᱟ ᱫᱷᱚᱨᱚᱢ ᱠᱟᱱᱟ ᱟᱨ ᱚᱱᱟ ᱞᱮᱠᱟᱛᱮ ᱟᱵᱚ ᱱᱤᱛᱚᱜ ᱛᱟᱢᱟᱢ ᱯᱚᱱᱚᱛ ᱨᱮᱱ ᱥᱟᱱᱛᱟᱲ ᱦᱚᱯᱚᱱ ᱠᱚ ᱥᱟᱶ ᱥᱟᱶᱛᱮ ᱟᱹᱫᱤᱵᱟᱹᱥᱤ ᱠᱚ ᱥᱟᱱᱟᱢ ᱠᱚᱜᱮ ᱠᱚ ᱞᱟᱹᱞᱟᱹᱭ ᱠᱟᱱᱟ ᱡᱮ ᱟᱵᱚᱣᱟᱜ ᱫᱚ ᱵᱷᱟᱨᱚᱛ ᱥᱚᱨᱠᱟᱨ ᱴᱷᱮᱱ ᱠᱷᱚᱱ ᱦᱚᱠ ᱟᱹᱭᱫᱟᱹᱨ ᱵᱚᱱ ᱟᱹᱫᱟᱹᱭᱟ ᱥᱟᱨᱱᱟ ᱫᱷᱚᱨᱚᱢ ᱠᱳᱰ ᱜᱮ ᱪᱮᱫᱟᱜ ᱥᱮ ᱥᱟᱹᱨᱤ ᱫᱷᱚᱨᱚᱢ ᱫᱚ ᱵᱟᱝᱟ ᱚᱱᱟ ᱞᱮᱠᱟᱛᱮ ᱱᱤᱛᱚᱜ ᱡᱷᱟᱲᱠᱷᱚᱸᱰ ᱨᱤᱱᱤᱡ ᱢᱩᱠᱷᱤᱭᱟᱹ ᱢᱚᱱᱛᱨᱤ ᱦᱮᱢᱚᱱᱛᱚ ᱥᱚᱨᱮᱱ ᱦᱚᱸ ᱥᱟᱨᱱᱟ ᱫᱷᱚᱨᱚᱢ ᱫᱟᱹᱵᱤ ᱠᱟᱛᱮ ᱜᱮ ᱪᱤᱴᱷᱤ ᱠᱩᱞ ᱟᱠᱟᱫᱟᱭ ᱚᱱᱟ ᱞᱮᱠᱟᱛᱮ ᱟᱵᱚ ᱫᱚ ᱥᱟᱨᱱᱟ ᱫᱷᱚᱨᱚᱢ ᱜᱮ ᱡᱚᱛᱷᱟᱛ ᱫᱷᱚᱨᱚᱢ ᱠᱟᱱ ᱛᱟᱵᱚᱱᱟ ᱫᱷᱮᱴ ᱛᱟᱹᱨᱤᱠᱟ ᱤᱧ ᱫᱚ ᱟᱞᱚᱢ ᱥᱤᱠᱷᱟᱹᱣᱤᱧᱟ ᱥᱟᱜᱮᱱᱟ ᱵᱟᱹᱵᱩ ᱤᱧ ᱫᱚ ᱢᱤᱫᱴᱟᱝ ᱠᱟᱛᱷᱟ ᱜᱤᱧ ᱞᱟᱹᱭᱟ ᱦᱟᱱᱮ ᱯᱟᱹᱦᱤᱞ ᱠᱷᱚᱱᱤᱧ ᱞᱟᱹᱭ ᱟᱠᱟᱫᱟ ᱟᱨ ᱱᱤᱛ ᱦᱚᱸᱧ ᱞᱟᱹᱞᱟᱹᱭ ᱠᱟᱱ ᱜᱮᱭᱟ ᱤᱧ ᱫᱚ ᱥᱟᱹᱨᱤ ᱥᱟᱱᱛᱟᱲ ᱠᱟᱹᱱᱟᱹᱧ ᱥᱟᱹᱨᱤ ᱫᱷᱚᱨᱚᱢ ᱛᱤᱧ ᱟᱨ ᱥᱟᱹᱨᱤ ᱠᱟᱛᱷᱟ ᱜᱤᱧ ᱞᱟᱹᱭᱟ ᱟᱨ ᱥᱟᱹᱨᱤ ᱥᱟᱨᱡᱚᱢ ᱫᱟᱨᱮ ᱵᱩᱴᱟᱹ ᱨᱮᱜᱮ ᱤᱧ ᱫᱚᱧ ᱵᱚᱸᱜᱟᱜᱼᱟ ᱩᱱᱠᱩ ᱥᱟᱨᱱᱟ ᱫᱷᱚᱨᱚᱢ ᱦᱚᱲ ᱠᱚ ᱞᱮᱠᱟ ᱫᱚ ᱤᱧᱟᱹᱜ ᱵᱚᱸᱜᱟ ᱵᱩᱨᱩ ᱵᱤᱦᱟᱹ ᱵᱟᱯᱞᱟ ᱥᱟᱶᱛᱟ ᱨᱮᱱᱟᱜ ᱨᱟᱭᱨᱤᱛ ᱟᱨ ᱟᱹᱨᱤᱪᱟᱹᱞᱤ ᱠᱚᱫᱚ ᱵᱟᱝᱜᱮ ᱦᱟᱱᱛᱮ ᱱᱟᱛᱮ ᱛᱤᱧᱟ ᱤᱧ ᱫᱚ ᱥᱟᱹᱨᱤ ᱥᱟᱱᱛᱟᱲ ᱠᱟᱹᱱᱟᱹᱧ ᱥᱟᱹᱨᱤ ᱫᱷᱚᱨᱚᱢ ᱛᱤᱧ ᱵᱩᱡᱷᱟᱹᱣ ᱠᱮᱫᱟᱢ ᱤᱧᱟᱹᱜ ᱫᱚ ᱥᱟᱹᱨᱤ ᱫᱷᱚᱨᱚᱢ ᱜᱮ ᱡᱚᱛᱷᱟᱛ ᱫᱷᱚᱨᱚᱢ ᱥᱟᱹᱨᱤ ᱫᱷᱚᱨᱚᱢ ᱦᱤᱛ ᱞᱟᱹᱭ ᱵᱟᱝᱟ ᱥᱟᱨᱱᱟ ᱫᱷᱚᱨᱚᱢ ᱜᱮ ᱡᱚᱛᱷᱟᱛᱟ ᱟᱨ ᱱᱤᱛᱚᱜ ᱟᱵᱚ ᱵᱷᱟᱨᱚᱛ ᱵᱚᱨᱥᱚ ᱨᱮ ᱡᱟᱦᱟᱸ ᱛᱤᱱᱟᱹᱜ ᱜᱟᱱ ᱜᱮ ᱟᱹᱫᱤᱵᱟᱹᱥᱤ ᱢᱮᱱᱟᱜ ᱵᱚᱱᱟ ᱫᱷᱚᱨᱚᱢ ᱠᱳᱰ ᱡᱩᱫᱤ ᱵᱚᱱ ᱧᱟᱢ ᱠᱷᱟᱱ ᱥᱮ ᱵᱷᱟᱨᱚᱛ ᱥᱚᱨᱠᱟᱨ ᱡᱩᱫᱤ ᱥᱚᱝᱵᱤᱫᱷᱟᱱ ᱨᱮᱱᱟᱜ ᱟᱹᱨᱤ ᱞᱮᱠᱟᱛᱮ ᱟᱵᱚ ᱡᱩᱫᱤ ᱦᱚᱠ ᱟᱹᱭᱫᱟᱹᱨᱮ ᱮᱢᱟ ᱵᱚᱱ ᱠᱷᱟᱱ ᱚᱱᱟ ᱫᱚᱭ ᱮᱢᱟ ᱵᱚᱱᱟᱭ ᱥᱟᱨᱱᱟ ᱫᱷᱚᱨᱚᱢ ᱜᱮ ᱥᱟᱹᱨᱤ ᱫᱷᱚᱨᱚᱢ ᱫᱚ ᱵᱟᱝᱟ ᱪᱮᱫᱟᱜ ᱥᱮ ᱥᱟᱨᱱᱟ ᱫᱷᱚᱨᱚᱢ ᱦᱟᱱᱮ ᱯᱟᱹᱦᱤᱞ ᱡᱩᱜᱽ ᱠᱷᱚᱱᱟᱜ ᱢᱮᱱᱟᱜᱼᱟ ᱟᱨ ᱱᱤᱛᱚᱜ ᱦᱚᱸ ᱢᱮᱱᱟᱜᱼᱟ ᱟᱨ ᱤᱧ ᱫᱚ ᱥᱟᱨᱱᱟ ᱫᱷᱚᱨᱚᱢ ᱦᱚᱲ ᱠᱟᱹᱱᱟᱹᱧ ᱥᱟᱨᱱᱟ ᱨᱤᱛᱤ ᱨᱮᱣᱟᱡᱽ ᱛᱮᱜᱮ ᱤᱧ ᱫᱩᱧ ᱢᱟᱱᱟᱣ ᱵᱟᱛᱟᱣᱟ ᱥᱟᱹᱨᱤ ᱫᱷᱚᱨᱚᱢ ᱫᱚ ᱵᱟᱝᱟ ᱥᱟᱹᱨᱤ ᱫᱷᱚᱨᱚᱢ ᱟᱵᱟᱨ ᱪᱮᱫ ᱫᱷᱚᱨᱚᱢ ᱠᱟᱱᱟ ᱛᱚᱴ ᱛᱟᱹᱨᱤᱠᱟ ᱚᱱᱟ ᱥᱟᱹᱨᱤ ᱫᱷᱚᱨᱚᱢ ᱢᱚᱨᱚᱢ ᱟᱞᱮ ᱫᱚ ᱵᱟᱝᱞᱮ ᱵᱟᱛᱟᱣᱟ ᱟᱞᱮ ᱫᱚ ᱥᱟᱨᱱᱟ ᱫᱷᱚᱨᱚᱢ ᱦᱚᱲ ᱠᱟᱱᱟᱞᱮ ᱥᱟᱨᱱᱟ ᱫᱷᱚᱨᱚᱢ ᱛᱮᱜᱮᱞᱮ ᱪᱟᱞᱟᱜᱼᱟ ᱤᱧ ᱴᱷᱮᱱ ᱫᱚ ᱥᱟᱨᱱᱟ ᱫᱷᱚᱨᱚᱢ ᱜᱮ ᱡᱚᱛᱷᱟᱛ ᱛᱤᱧᱟ ᱥᱟᱨᱱᱟ ᱫᱷᱚᱨᱚᱢ ᱦᱤᱛ ᱞᱟᱹᱭ ᱵᱟᱝᱟ ᱵᱟᱝᱟ ᱥᱟᱹᱨᱤ ᱫᱷᱚᱨᱚᱢ ᱜᱮ ᱟᱞᱮᱭᱟᱜ ᱫᱚ ᱡᱚᱛᱷᱟᱛᱟ ᱵᱟᱝᱟ ᱥᱟᱹᱨᱤ ᱫᱷᱚᱨᱚᱢ ᱫᱚ ᱵᱟᱝ ᱥᱚᱨᱮᱥᱟ ᱥᱟᱨᱱᱟ ᱫᱷᱚᱨᱚᱢ ᱜᱮ ᱥᱚᱨᱮᱥᱟ ᱤᱧ ᱞᱟᱹᱭᱟᱫ ᱢᱮᱭᱟᱹᱧ ᱥᱮ ᱥᱟᱹᱨᱤ ᱫᱷᱚᱨᱚᱢ ᱱᱚᱣᱟ ᱜᱮ ᱥᱚᱨᱮᱥᱟ ᱵᱟᱝᱟ ᱥᱟᱨᱱᱟ ᱫᱷᱚᱨᱚᱢ ᱜᱮ ᱥᱚᱨᱮᱥ ᱛᱟᱞᱮᱭᱟ ᱵᱟᱝᱟ ᱥᱟᱹᱨᱤ ᱜᱮ ᱥᱚᱨᱮᱥᱟ ᱤᱧ ᱞᱟᱹᱭᱟᱫ ᱢᱮᱭᱟ ᱥᱮ ᱥᱟᱨᱱᱟᱜᱟ ᱥᱚᱨᱮᱥᱟ ᱮᱭᱟ ᱮ ᱵᱟᱹᱵᱩ ᱠᱚᱲᱟ ᱮᱱᱟᱱ ᱠᱷᱚᱱᱤᱧ ᱧᱮᱞᱮᱫ ᱵᱤᱱᱟ ᱱᱚᱣᱟ ᱠᱩᱞᱦᱤ ᱫᱩᱣᱟᱹᱨ ᱨᱮ ᱪᱮᱫ ᱠᱚ ᱫᱚᱭᱟ ᱦᱟᱱᱟ ᱱᱟᱣᱟ ᱠᱟᱛᱷᱟ ᱵᱤᱱ ᱦᱩᱨᱤᱭᱮᱫᱟ ᱮᱭᱟ ᱮᱱᱟᱱ ᱠᱷᱚᱱᱟᱜ ᱪᱮᱫ ᱫᱚ ᱤᱱᱟᱹᱜ ᱵᱤᱱ ᱞᱮᱜᱮᱲ ᱡᱮᱜᱮᱲ ᱵᱤᱱ ᱠᱟᱹᱭᱡᱟᱹ ᱠᱷᱟᱹᱯᱟᱹᱨᱤᱜ ᱠᱟᱱᱟ ᱢᱟᱥᱮ ᱞᱟᱹᱭᱟᱭ ᱜᱚᱫ ᱟᱹᱧ ᱵᱤᱱ ᱧᱮᱞ ᱢᱮᱥᱮ ᱜᱚᱲᱚᱢ ᱵᱟ ᱱᱩᱭ ᱤᱧ ᱥᱟᱝ ᱦᱟᱱᱮ ᱮᱱᱟᱱ ᱠᱷᱚᱱᱟᱜ ᱫᱷᱚᱨᱚᱢ ᱤᱫᱤ ᱠᱟᱛᱮ ᱢᱤᱫᱴᱟᱝ ᱠᱟᱛᱷᱟ ᱜᱮ ᱞᱮᱜᱮᱲᱮ ᱡᱷᱮᱜᱮᱲᱮ ᱞᱮᱜᱮᱲᱮ ᱡᱷᱮᱜᱮᱲᱮ ᱞᱟᱹᱞᱟᱹᱭ ᱠᱟᱱᱟᱭ ᱪᱮᱫ ᱮᱢ ᱢᱮᱛᱟᱭᱟ ᱢᱟᱥᱮ ᱟᱹᱰᱤ ᱨᱟᱸᱜᱟᱣ ᱜᱮᱢ ᱵᱩᱡᱷᱟᱹᱣᱟ ᱤᱧᱤᱧ ᱢᱮᱛᱟᱭ ᱠᱟᱱᱟ ᱛᱟᱢᱟᱢ ᱱᱚᱣᱟ ᱵᱷᱟᱨᱚᱛ ᱵᱚᱨᱥᱚ ᱨᱮᱱ ᱡᱟᱦᱟᱸ ᱛᱤᱱᱟᱹᱜ ᱜᱟᱱ ᱜᱮ ᱟᱵᱚ ᱟᱹᱫᱤᱵᱟᱹᱥᱤ ᱠᱚ ᱢᱮᱱᱟᱜ ᱠᱚᱣᱟ ᱟᱵᱚᱣᱟᱜ ᱫᱷᱚᱨᱚᱢ ᱫᱚ ᱥᱟᱹᱨᱤ ᱫᱷᱚᱨᱚᱢ ᱫᱚ ᱵᱟᱝ ᱠᱟᱱᱟ ᱟᱵᱚᱣᱟᱜ ᱫᱷᱚᱨᱚᱢ ᱫᱚ ᱥᱟᱨᱱᱟ ᱫᱷᱚᱨᱚᱢ ᱠᱟᱱᱟ ᱟᱨ ᱢᱮᱱᱠᱷᱟᱱ ᱱᱩᱭ ᱪᱮᱫ ᱮᱢ ᱢᱮᱛᱟᱭᱟ ᱵᱷᱩᱡ ᱪᱩᱰᱩᱡ ᱚᱠᱟ ᱠᱷᱚᱱᱟᱜ ᱪᱚᱭ ᱟᱸᱡᱚᱢ ᱟᱹᱜᱩ ᱟᱠᱟᱫᱟᱭ ᱞᱟᱹᱞᱟᱹᱭ ᱠᱟᱱᱟᱭ ᱥᱟᱨᱱᱟ ᱫᱷᱚᱨᱚᱢ ᱫᱚ ᱵᱟᱝ ᱡᱚᱛᱷᱟᱛᱟ ᱥᱟᱹᱨᱤ ᱫᱷᱚᱨᱚᱢ ᱜᱮ ᱡᱚᱛᱷᱟᱛᱟ ᱟᱪᱪᱷᱟ ᱜᱚᱲᱚᱢ ᱵᱟ ᱢᱟᱥᱮ ᱟᱢ ᱜᱮ ᱞᱟᱹᱭ ᱛᱟᱵᱚᱱ ᱢᱮ ᱟᱢ ᱢᱟ ᱱᱤᱱᱟᱹᱜ ᱜᱟᱱ ᱟᱞᱮ ᱠᱷᱚᱱᱟᱜ ᱟᱹᱰᱤ ᱟᱭᱢᱟ ᱩᱢᱮᱨ ᱦᱩᱭ ᱟᱠᱟᱱ ᱛᱟᱢᱟ ᱢᱟᱥᱮ ᱟᱢ ᱜᱮ ᱞᱟᱹᱭ ᱛᱟᱵᱚᱱ ᱢᱮ ᱥᱟᱹᱨᱤ ᱫᱷᱚᱨᱚᱢ ᱡᱚᱛᱷᱟᱛᱟ ᱥᱮ ᱥᱟᱨᱱᱟ ᱫᱷᱚᱨᱚᱢ ᱡᱚᱛᱷᱟᱛ ᱛᱟᱵᱚᱱᱟ ᱭᱟ ᱮ ᱵᱟᱹᱵᱩ ᱠᱚᱲᱟ ᱮᱱᱟᱱ ᱠᱷᱚᱱ ᱚᱱᱟ ᱫᱷᱚᱨᱚᱢ ᱤᱫᱤ ᱠᱟᱛᱮ ᱪᱮᱫ ᱡᱮ ᱞᱮᱜᱮᱲ ᱡᱷᱮᱜᱮᱲ ᱵᱤᱱ ᱠᱟᱹᱭᱡᱟᱹ ᱠᱷᱟᱹᱯᱟᱹᱨᱤᱜ ᱠᱟᱱᱟ ᱟᱹᱵᱤᱱ ᱠᱤ ᱫᱷᱚᱨᱚᱢ ᱜᱩᱨᱩ ᱠᱟᱱᱟ ᱵᱤᱱ ᱥᱮ ᱪᱮᱫ ᱞᱮᱠᱟᱱᱟᱭ ᱵᱤᱱ ᱚᱠᱚᱭ ᱫᱚᱵᱤᱱ ᱞᱟᱹᱞᱟᱹᱭ ᱠᱟᱱᱟ ᱥᱟᱹᱨᱤ ᱫᱷᱚᱨᱚᱢ ᱟᱨ ᱚᱠᱚᱭ ᱫᱚᱵᱤᱱ ᱞᱟᱹᱞᱟᱹᱭ ᱠᱟᱱᱟ ᱥᱟᱨᱱᱟ ᱫᱷᱚᱨᱚᱢ ᱵᱟᱹᱵᱤᱱ ᱵᱟᱲᱟᱭᱟ ᱟᱵᱚ ᱱᱚᱣᱟ ᱥᱟᱱᱛᱟᱲ ᱫᱤᱥᱚᱢ ᱠᱚ ᱢᱮᱱᱮᱫ ᱱᱚᱣᱟ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱜᱟᱱ ᱥᱟᱱᱛᱟᱲ ᱦᱚᱯᱚᱱ ᱢᱮᱱᱟᱜ ᱠᱚᱣᱟ ᱥᱟᱹᱨᱤ ᱫᱷᱚᱨᱚᱢ ᱥᱟᱨᱱᱟ ᱫᱷᱚᱨᱚᱢ ᱞᱟᱹᱭ ᱞᱟᱹᱭᱛᱮ ᱟᱠᱚ ᱟᱠᱚ ᱜᱮᱠᱚ ᱠᱟᱹᱭᱡᱟᱹ ᱠᱷᱟᱹᱯᱟᱹᱲᱤᱜ ᱠᱟᱱᱟ ᱟᱨ ᱡᱩᱢᱤᱫ ᱫᱟᱲᱮ ᱡᱷᱚᱛᱚ ᱟᱢᱟᱜ ᱠᱚ ᱵᱷᱤᱝ ᱵᱷᱟᱸᱜᱚᱲ ᱠᱚ ᱨᱟᱹᱯᱩᱫ ᱪᱟᱵᱟᱭᱮᱫ ᱛᱟᱠᱚᱣᱟ ᱟᱨ ᱴᱷᱤᱠ ᱥᱚᱨᱠᱟᱨ ᱴᱷᱮᱱ ᱦᱚᱠ ᱟᱹᱭᱫᱟᱹᱨ ᱟᱹᱫᱟᱹᱭ ᱵᱮᱲᱟ ᱨᱮᱫᱚ ᱦᱚᱸᱜᱼᱚ ᱱᱤᱝᱠᱟᱹ ᱠᱟᱹᱭᱡᱟᱹ ᱠᱷᱟᱹᱯᱟᱹᱨᱤ ᱠᱟᱛᱮ ᱜᱮ ᱟᱠᱚᱣᱟᱜ ᱡᱩᱢᱤᱫ ᱫᱟᱲᱮ ᱠᱚ ᱨᱟᱹᱯᱩᱫᱮᱫ ᱛᱟᱠᱚᱣᱟ ᱟᱨ ᱡᱚᱛᱷᱟᱛ ᱴᱷᱟᱶ ᱨᱮ ᱵᱟᱝ ᱠᱚ ᱥᱮᱴᱮᱨ ᱫᱟᱲᱮᱭᱟᱜ ᱠᱟᱱᱟ ᱟᱨ ᱥᱟᱹᱨᱤ ᱥᱟᱨᱱᱟ ᱫᱷᱚᱨᱚᱢ ᱚᱠᱟᱴᱟᱜ ᱨᱮᱱᱟᱜ ᱦᱚᱸ ᱫᱷᱚᱨᱚᱢ ᱠᱳᱰ ᱥᱚᱨᱠᱟᱨ ᱯᱟᱦᱴᱟ ᱠᱷᱚᱱ ᱵᱟᱝ ᱠᱚ ᱟᱹᱫᱟᱹᱭ ᱫᱟᱲᱮᱭᱟᱜ ᱠᱟᱱᱟ ᱵᱩᱡᱷᱟᱹᱣ ᱠᱮᱫᱟ ᱵᱤᱱ ᱱᱤᱝᱠᱟᱹ ᱟᱹᱵᱤᱱ ᱟᱹᱵᱤᱱ ᱛᱟᱞᱟ ᱨᱮᱵᱤᱱ ᱠᱟᱹᱭᱡᱟᱹ ᱠᱷᱟᱹᱯᱟᱹᱨᱤ ᱞᱮᱱᱠᱷᱟᱱ ᱦᱚᱠ ᱟᱹᱭᱫᱟᱹᱨ ᱫᱚ ᱛᱤᱥ ᱦᱚᱸ ᱵᱟᱹᱵᱤᱱ ᱟᱹᱫᱟᱹᱭ ᱫᱟᱲᱮᱭᱟᱜᱼᱟ ᱭᱟ ᱮ ᱵᱟᱹᱵᱩ ᱠᱚᱲᱟ ᱤᱧ ᱯᱟᱹᱦᱤᱞ ᱵᱤᱫᱟᱹᱞ ᱠᱷᱚᱱ ᱦᱟᱱᱮ ᱧᱮᱞ ᱟᱹᱜᱩᱭᱮᱫ ᱠᱚ ᱟᱵᱚ ᱥᱟᱱᱛᱟᱲ ᱦᱚᱯᱚᱱ ᱠᱚ ᱱᱚᱣᱟ ᱡᱩᱢᱤᱫ ᱫᱟᱲᱮ ᱢᱤᱫᱴᱟᱝ ᱯᱚᱨ ᱢᱤᱫᱴᱟᱝ ᱡᱟᱦᱟᱸ ᱞᱮᱠᱟᱱ ᱠᱟᱭᱫᱟ ᱠᱚᱭᱥᱚᱞ ᱠᱟᱛᱮ ᱠᱚ ᱨᱟᱹᱯᱩᱫ ᱦᱚᱪᱚ ᱟᱠᱟᱫ ᱛᱟᱠᱚᱣᱟ ᱪᱮᱫᱟᱜ ᱥᱮ ᱛᱮᱦᱮᱧ ᱟᱵᱚ ᱥᱟᱱᱛᱟᱲ ᱥᱚᱢᱟᱡᱽ ᱨᱮᱱ ᱟᱹᱫᱤᱵᱟᱹᱥᱤ ᱠᱚ ᱥᱮ ᱥᱟᱱᱛᱟᱲ ᱠᱚ ᱧᱮᱞ ᱧᱮᱞ ᱛᱮ ᱤᱧᱟᱹᱜ ᱦᱚᱸᱜᱼᱚᱭ ᱵᱚᱦᱚᱜ ᱩᱵ ᱵᱚᱦᱚᱜ ᱯᱟᱺᱰᱩᱭᱮᱱ ᱛᱤᱧᱟ ᱮᱱ ᱨᱮᱦᱚᱸ ᱧᱮᱞ ᱠᱮᱫ ᱠᱚᱣᱟ ᱱᱮ ᱦᱟᱹᱵᱤᱡ ᱛᱮ ᱦᱚᱠ ᱟᱹᱭᱫᱟᱹᱨ ᱟᱹᱫᱟᱹᱭ ᱞᱟᱹᱜᱤᱫ ᱛᱮ ᱟᱠᱚ ᱟᱠᱚ ᱛᱟᱞᱟ ᱨᱮᱜᱮ ᱟᱵᱚ ᱟᱹᱫᱤᱵᱟᱹᱥᱤ ᱠᱚ ᱥᱮ ᱥᱟᱱᱛᱟᱲ ᱵᱚᱭᱦᱟ ᱠᱚ ᱵᱟᱝ ᱜᱮᱠᱚ ᱡᱩᱢᱤᱫ ᱞᱮᱱᱟ ᱟᱨ ᱚᱱᱟ ᱞᱮᱠᱟᱛᱮ ᱱᱮ ᱦᱟᱹᱵᱤᱡ ᱛᱮ ᱟᱵᱚᱣᱟᱜ ᱫᱷᱚᱨᱚᱢ ᱠᱳᱰ ᱦᱚᱸ ᱵᱟᱝ ᱵᱚᱱ ᱧᱟᱢ ᱫᱟᱲᱮ ᱠᱟᱣᱫᱟ ᱟᱵᱚᱭᱤᱡ ᱵᱷᱟᱨᱚᱛ ᱥᱚᱨᱠᱟᱨ ᱯᱟᱦᱴᱟ ᱠᱷᱚᱱ ᱤᱧ ᱜᱟᱹᱦᱤᱨ ᱯᱟᱹᱛᱭᱟᱹᱣ ᱢᱮᱱᱟᱜ ᱛᱤᱧᱟ ᱟᱹᱵᱤᱱ ᱛᱮᱦᱮᱧ ᱡᱟᱦᱟᱸ ᱞᱮᱠᱟ ᱵᱤᱱ ᱠᱟᱹᱭᱡᱟᱹ ᱠᱷᱟᱹᱯᱟᱹᱨᱤ ᱠᱟᱱᱟ ᱱᱚᱝᱠᱟ ᱜᱮ ᱡᱩᱫᱤ ᱟᱹᱵᱤᱱ ᱵᱤᱱ ᱠᱟᱹᱭᱡᱟᱹ ᱠᱷᱟᱹᱯᱟᱹᱨᱤᱜᱼᱟ ᱦᱟᱱᱮ ᱯᱟᱹᱦᱤᱞ ᱡᱩᱜᱽ ᱨᱮᱱ ᱦᱚᱲ ᱠᱚ ᱞᱮᱠᱟᱜᱮ ᱮᱱᱛᱮ ᱫᱷᱚᱨᱚᱢ ᱤᱫᱤ ᱠᱟᱛᱮ ᱵᱤᱱ ᱨᱟᱯᱟᱪᱟᱜᱼᱟ ᱢᱮᱱᱠᱷᱟᱱ ᱛᱤᱥ ᱦᱚᱸ ᱟᱵᱚ ᱫᱚ ᱫᱷᱚᱨᱚᱢ ᱠᱳᱰ ᱫᱚ ᱵᱟᱝ ᱵᱚᱱ ᱟᱹᱭᱟᱹ ᱫᱟᱲᱮᱭᱟᱜᱼᱟ ᱥᱚᱨᱠᱟᱨ ᱴᱷᱮᱱ ᱵᱩᱡᱷᱟᱹᱣ ᱠᱮᱫᱟ ᱵᱤᱱ ᱭᱟ ᱮ ᱵᱟᱹᱵᱩ ᱠᱚᱲᱟ ᱟᱸᱡᱚᱢ ᱵᱤᱱ ᱛᱟᱦᱚᱞᱮ ᱤᱧ ᱢᱤᱫᱴᱟᱝ ᱠᱟᱹᱦᱱᱤᱧ ᱞᱟᱹᱭᱫᱟ ᱟᱨ ᱱᱚᱣᱟ ᱠᱟᱹᱦᱱᱤ ᱡᱩᱫᱤ ᱢᱩᱪᱟᱹᱫ ᱫᱷᱟᱹᱨᱤᱡ ᱢᱚᱱᱮ ᱩᱨᱤᱡ ᱠᱟᱛᱮ ᱵᱤᱱ ᱟᱸᱡᱚᱢᱟ ᱛᱟᱦᱚᱞᱮ ᱪᱮᱫ ᱞᱮᱠᱟᱛᱮ ᱫᱷᱚᱨᱚᱢ ᱠᱳᱰ ᱟᱹᱫᱟᱹᱭ ᱜᱟᱱᱚᱜᱼᱟ ᱵᱷᱟᱨᱚᱛ ᱥᱚᱨᱠᱟᱨ ᱴᱷᱮᱱ ᱚᱱᱟ ᱫᱚᱵᱤᱱ ᱵᱩᱡᱷᱟᱹᱣ ᱫᱟᱲᱮᱭᱟᱜ ᱜᱮᱭᱟ ᱟᱹᱵᱤᱱ ᱵᱤᱱ ᱵᱟᱲᱟᱭ ᱜᱮᱭᱟ ᱦᱟᱱᱟ ᱯᱟᱹᱦᱤᱞ ᱡᱩᱜᱽ ᱨᱮ ᱫᱷᱚᱨᱚᱢ ᱟᱠᱷᱲᱟ ᱨᱮ ᱞᱟᱜᱽᱲᱮ ᱠᱚ ᱮᱱᱮᱡ ᱜᱮᱭᱟ ᱟᱨ ᱚᱱᱟ ᱫᱷᱚᱨᱚᱢ ᱞᱟᱜᱽᱲᱮ ᱟᱠᱷᱲᱟ ᱨᱮᱜᱮ ᱛᱩᱢᱫᱟᱜ ᱴᱟᱢᱟᱠ ᱟᱨ ᱨᱮᱜᱽᱲᱟ ᱱᱩᱠᱩ ᱠᱚ ᱠᱟᱹᱭᱡᱟᱹ ᱠᱷᱟᱹᱯᱟᱹᱨᱤᱜ ᱠᱟᱱ ᱛᱟᱦᱮᱸᱫ ᱴᱟᱢᱟᱠ ᱮ ᱞᱟᱹᱭᱫᱟᱭ ᱤᱧᱟᱹᱜ ᱨᱩ ᱛᱮᱜᱮ ᱱᱚᱣᱟ ᱟᱠᱷᱲᱟ ᱨᱮᱱ ᱥᱟᱱᱟᱢ ᱱᱟᱪᱚᱱᱤᱭᱟᱹᱧ ᱮᱱᱮᱡ ᱦᱚᱪᱚ ᱫᱟᱲᱮᱭᱟᱠᱚᱣᱟ ᱢᱟᱱᱮ ᱦᱚᱲᱢᱚ ᱦᱤᱞᱟᱹᱣ ᱠᱟᱛᱮ ᱮᱱᱮᱡ ᱦᱚᱪᱚ ᱫᱟᱲᱮᱭᱟᱠᱚᱣᱟ ᱪᱷᱮᱢᱮᱠ ᱪᱷᱮᱢᱮᱠ ᱞᱮᱣᱮᱨ ᱠᱚᱫᱚ ᱦᱚᱴᱚᱜ ᱦᱤᱞᱟᱹᱜ ᱟᱛᱮᱧ ᱮᱱᱮᱡ ᱦᱚᱪᱚ ᱫᱟᱲᱮᱭᱟᱠᱚ ᱟᱫᱚ ᱩᱱ ᱚᱠᱛᱚ ᱨᱮ ᱛᱩᱢᱫᱟᱜ ᱮ ᱞᱟᱹᱭ ᱠᱮᱫᱟ ᱵᱟᱝ ᱵᱟᱝ ᱵᱟᱝ ᱤᱧᱟᱹᱜ ᱨᱩ ᱨᱟᱦᱟ ᱛᱮᱜᱮ ᱢᱟᱱᱮ ᱛᱩᱢᱫᱟᱜ ᱫᱷᱤᱛᱟᱝ ᱫᱷᱤᱛᱟᱝ ᱨᱩ ᱨᱟᱦᱟ ᱛᱮᱜᱮ ᱱᱚᱣᱟ ᱟᱠᱷᱲᱟ ᱨᱮᱱ ᱥᱟᱱᱟᱢ ᱱᱟᱪᱚᱱᱤᱭᱟᱹ ᱠᱩᱲᱤᱧ ᱮᱱᱮᱡ ᱦᱚᱪᱚ ᱫᱟᱲᱮᱭᱟᱠᱚᱣᱟ ᱮᱠᱫᱚᱢ ᱜᱩᱦᱩᱰ ᱜᱩᱵᱩᱱ ᱜᱩᱲᱡᱚᱝ ᱠᱚ ᱮᱱᱮᱡ ᱜᱚᱫᱚᱜᱼᱟ ᱩᱱ ᱚᱠᱛᱚ ᱨᱮ ᱞᱟᱜᱽᱲᱮ ᱦᱚᱸ ᱞᱟᱹᱭ ᱠᱮᱫᱟ ᱵᱟᱝ ᱵᱟᱝ ᱵᱟᱝ ᱵᱟᱝ ᱵᱟᱝ ᱱᱚᱣᱟ ᱫᱚ ᱮᱲᱮ ᱠᱟᱛᱷᱟ ᱵᱤᱱ ᱞᱟᱹᱭᱫᱟ ᱤᱧᱟᱹᱜ ᱤᱧᱟᱹᱜ ᱨᱩ ᱨᱟᱦᱟ ᱛᱮᱜᱮ ᱱᱩᱠᱩ ᱟᱠᱷᱲᱟ ᱨᱮᱱ ᱠᱩᱲᱤ ᱫᱚᱠᱚ ᱮᱱᱮᱡᱼᱟ ᱵᱩᱡᱷᱟᱹᱣ ᱠᱮᱫᱟ ᱵᱤᱱ ᱤᱧᱟᱹᱜ ᱨᱩ ᱨᱟᱦᱟ ᱨᱮᱜᱽᱲᱟ ᱨᱮᱜᱽᱲᱟ ᱱᱚᱝᱠᱟ ᱨᱚᱢᱚᱡᱽ ᱥᱟᱰᱮ ᱫᱚ ᱡᱟᱦᱟᱸ ᱛᱮᱫᱚ ᱱᱚᱣᱟ ᱱᱟᱪᱚᱱᱤᱭᱟᱹ ᱠᱚ ᱮᱠᱫᱚᱢ ᱦᱚᱴᱚᱜ ᱞᱮᱣᱮᱨ ᱠᱚᱫᱚᱨ ᱦᱤᱞᱟᱹᱣ ᱟᱛᱮ ᱠᱚ ᱮᱱᱮᱡ ᱟᱠᱚ ᱟᱨ ᱨᱟᱣᱟᱞ ᱜᱮ ᱛᱤ ᱡᱟᱸᱜᱟ ᱯᱟᱥᱠᱟᱣ ᱟᱛᱮ ᱠᱚ ᱦᱤᱞᱟᱹᱜ ᱟᱠᱚ ᱵᱟᱲᱟᱭ ᱠᱮᱫᱟ ᱵᱤᱱ ᱟᱹᱵᱤᱱᱟᱜ ᱚᱱᱟ ᱰᱩᱵᱩᱝ ᱰᱩᱵᱩᱝ ᱟᱨ ᱫᱷᱤᱛᱟᱝ ᱫᱷᱤᱛᱟᱝ ᱨᱩ ᱛᱮᱫᱚ ᱛᱤᱥ ᱦᱚᱸ ᱱᱚᱣᱟ ᱟᱠᱷᱲᱟ ᱵᱟᱝ ᱡᱚᱢᱚᱠᱚᱜᱼᱟ ᱟᱨ ᱱᱟᱪᱚᱱᱤᱭᱟᱹ ᱠᱩᱲᱤ ᱠᱚᱦᱚᱸ ᱵᱟᱝ ᱠᱚ ᱮᱱᱮᱡ ᱟᱠᱚ ᱟᱫᱚ ᱵᱤᱱ ᱵᱩᱡᱷᱟᱹᱣ ᱠᱮᱫᱟ ᱵᱟᱹᱵᱩ ᱟᱹᱵᱤᱱ ᱞᱮᱠᱟᱜᱮ ᱩᱱᱠᱩ ᱦᱚᱸ ᱩᱱ ᱚᱠᱛᱚ ᱨᱮᱠᱚ

ᱵᱟᱝ ᱠᱚ ᱮᱱᱮᱡ ᱞᱮᱫᱟ ᱠᱚ ᱵᱩᱡᱷᱟᱹᱣ ᱠᱮᱫᱟ ᱵᱤᱱ ᱟᱫᱚ ᱟᱨᱦᱚᱸ ᱚᱱᱟ ᱯᱚᱨᱮ ᱩᱱ ᱚᱠᱛᱚ ᱨᱮ ᱛᱩᱢᱮᱫᱟᱜ ᱠᱚ ᱢᱮᱛᱟᱭ ᱠᱟᱱᱟ ᱢᱟᱥᱮ ᱵᱟᱹᱵᱩ ᱛᱩᱢᱮᱫᱟᱜ ᱟᱢᱟᱜ ᱫᱷᱤᱛᱟᱝ ᱫᱷᱤᱛᱟᱝ ᱨᱩ ᱨᱟᱦᱟ ᱢᱟᱥᱮ ᱟᱲᱟᱜ ᱜᱚᱫ ᱛᱟᱢ ᱟᱨ ᱚᱠᱟ ᱞᱮᱠᱟ ᱟᱢᱟᱜ ᱫᱷᱤᱛᱟᱝ ᱫᱷᱤᱛᱟᱝ ᱨᱩ ᱨᱟᱦᱟ ᱛᱮ ᱱᱚᱣᱟ ᱟᱠᱷᱲᱟᱭ ᱟᱸᱫᱳᱲᱟ ᱟᱨ ᱱᱟᱪᱚᱱᱤᱭᱟᱹ ᱠᱩᱲᱤ ᱠᱚᱠᱚ ᱞᱮᱣᱮᱨ ᱠᱚᱫᱚᱨ ᱠᱚ ᱮᱱᱮᱡ ᱜᱚᱫᱚᱜᱼᱟ ᱟᱫᱚ ᱩᱱ ᱚᱠᱛᱚ ᱨᱮ ᱛᱩᱢᱫᱟᱜ ᱦᱚᱸ ᱨᱟᱹᱜᱤ ᱠᱟᱛᱮᱫ ᱮᱠᱫᱚᱢ ᱫᱷᱤᱜ ᱛᱟᱝ ᱦᱤᱜ ᱛᱟᱝ ᱫᱷᱤᱜ ᱛᱟᱝ ᱦᱤᱜ ᱛᱟᱝ ᱫᱷᱤᱜ ᱛᱟᱝ ᱦᱤᱜ ᱛᱟᱝ ᱱᱤᱝᱠᱟᱹ ᱨᱩ ᱨᱩ ᱜᱚᱫ ᱮᱦᱚᱵ ᱜᱚᱫ ᱠᱮᱫᱟᱭ ᱟᱫᱚ ᱚᱱᱟ ᱫᱷᱤᱜ ᱛᱟᱝ ᱫᱷᱤᱜ ᱛᱟᱝ ᱨᱩ ᱛᱮᱫᱚ ᱟᱠᱷᱲᱟ ᱦᱚᱸ ᱵᱟᱭ ᱟᱸᱫᱳᱲ ᱞᱮᱫᱟ ᱟᱨ ᱱᱟᱪᱚᱱᱤᱭᱟᱹ ᱠᱩᱲᱤ ᱠᱚᱦᱚᱸ ᱨᱟᱹᱥᱠᱟᱹ ᱵᱟᱝ ᱠᱚ ᱧᱟᱢ ᱞᱮᱫ ᱛᱮ ᱩᱱᱠᱩ ᱦᱚᱸ ᱵᱟᱝ ᱠᱚ ᱮᱱᱮᱡ ᱞᱮᱫᱟ ᱟᱹᱰᱤ ᱦᱟᱭᱢᱟ ᱰᱟᱭᱢᱟ ᱠᱚ ᱛᱤᱸᱜᱩ ᱜᱤᱲᱤᱭᱮᱱᱟ ᱟᱫᱚ ᱩᱱ ᱚᱠᱛᱚ ᱨᱮ ᱨᱮᱜᱽᱲᱟ ᱦᱚᱸᱠᱚ ᱢᱮᱛᱟᱭ ᱠᱟᱱᱟ ᱵᱩᱡᱷᱟᱹᱣ ᱠᱮᱫᱟ ᱵᱤᱱ ᱵᱟᱹᱵᱩ ᱢᱟᱥᱮ ᱟᱢᱟᱜ ᱦᱚᱸ ᱨᱮᱜᱽᱲᱟ ᱨᱮᱜᱽᱲᱟ ᱨᱮᱜᱽᱲᱟ ᱨᱟᱦᱟ ᱮᱠᱫᱚᱢ ᱥᱟᱰᱮ ᱜᱚᱫ ᱛᱟᱢ ᱟᱫᱚ ᱩᱱ ᱚᱠᱛᱚ ᱨᱮ ᱨᱮᱜᱽᱲᱟ ᱦᱚᱸ ᱟᱭᱟᱜ ᱨᱮᱴᱮ ᱨᱩᱴᱮ ᱯᱮᱴᱮ ᱨᱮᱴᱮ ᱯᱮᱴᱮ ᱴᱮᱴᱮᱲᱮ ᱴᱮᱴᱮᱲᱮ ᱴᱮᱴᱮᱲᱮ ᱴᱮᱴᱮᱲᱮ ᱱᱚᱣᱟ ᱨᱟᱜᱽᱲᱮ ᱨᱟᱦᱟ ᱦᱚᱸ ᱟᱲᱟᱜ ᱜᱚᱫ ᱠᱮᱫ ᱟᱫᱚ ᱵᱟᱹᱵᱩ ᱵᱤᱱ ᱵᱟᱲᱟᱭ ᱠᱮᱫᱟ ᱩᱱ ᱚᱠᱛᱚ ᱨᱮ ᱪᱮᱫ ᱦᱩᱭᱱᱟ ᱩᱱ ᱚᱠᱛᱚ ᱨᱮ ᱱᱚᱣᱟ ᱜᱮ ᱦᱩᱭᱮᱱᱟ ᱵᱟᱹᱵᱩ ᱴᱟᱢᱟᱠ ᱦᱚᱸ ᱰᱚᱵᱚᱝ ᱰᱚᱵᱚᱝ ᱥᱟᱰᱮᱭᱮᱱᱟᱭ ᱟᱨ ᱛᱩᱢᱫᱟᱜ ᱦᱚᱸ ᱫᱷᱤᱛᱟᱝ ᱫᱷᱤᱛᱟᱝ ᱥᱟᱰᱮᱭᱮᱱᱟᱭ ᱟᱨ ᱨᱮᱜᱽᱲᱟ ᱦᱚᱸ ᱨᱮᱜᱽᱲᱟ ᱨᱮᱜᱽᱲᱟ ᱥᱟᱰᱮᱭᱮᱱᱟᱭ ᱢᱮᱱᱮᱠ ᱦᱟᱱᱟ ᱱᱚᱣᱟ ᱜᱮ ᱦᱩᱭᱮᱱᱟ ᱵᱟᱹᱵᱩ ᱩᱱᱠᱩᱣᱟᱜ ᱵᱷᱤᱱᱟᱹ ᱵᱷᱤᱱᱟᱹ ᱨᱩ ᱨᱟᱦᱟ ᱢᱚᱡᱽ ᱜᱮ ᱵᱟᱝ ᱟᱸᱡᱚᱢ ᱞᱮᱱᱟ ᱟᱨ ᱢᱚᱡᱽ ᱜᱮ ᱵᱟᱝ ᱟᱸᱡᱚᱢ ᱞᱮᱱᱟ ᱛᱮ ᱟᱠᱷᱲᱟ ᱦᱚᱸ ᱵᱟᱭ ᱫᱩᱞ ᱫᱩᱞᱟᱹᱣ ᱫᱟᱲᱮᱭᱟᱫᱟ ᱟᱨ ᱟᱠᱷᱲᱟ ᱨᱮᱱ ᱱᱟᱪᱚᱱᱤᱭᱟᱹ ᱠᱩᱲᱤ ᱠᱚᱦᱚᱸ ᱵᱟᱝ ᱠᱚ ᱮᱱᱮᱡ ᱫᱟᱲᱮᱭᱟᱫᱟ ᱟᱫᱚ ᱚᱱᱟ ᱢᱮᱱ ᱛᱮᱫᱚ ᱱᱚᱣᱟ ᱜᱮ ᱵᱩᱡᱷᱟᱹᱜ ᱠᱟᱱᱟ ᱵᱟᱹᱵᱩ ᱟᱨ ᱵᱷᱤᱱᱟᱹ ᱵᱷᱤᱱᱟᱹ ᱛᱤᱢ ᱛᱷᱟᱭᱚ ᱞᱮᱠᱷᱟᱱ ᱚᱱᱟ ᱫᱚ ᱢᱚᱡᱽ ᱫᱚ ᱵᱟᱝ ᱟᱸᱡᱚᱢᱚᱜᱼᱟ ᱢᱟᱱᱮ ᱛᱩᱢᱫᱟᱜ ᱴᱟᱢᱟᱠ ᱠᱚ ᱡᱟᱦᱟᱸ ᱞᱮᱠᱟ ᱟᱠᱚᱣᱟᱜ ᱨᱩ ᱨᱟᱦᱟ ᱵᱷᱤᱱᱟᱹ ᱵᱷᱤᱱᱟᱹ ᱠᱚ ᱨᱩ ᱠᱮᱫ ᱛᱮᱠᱚ ᱟᱸᱡᱚᱢ ᱦᱚᱪᱚ ᱠᱮᱫ ᱵᱚᱱᱟ ᱢᱮᱱᱠᱷᱟᱱ ᱚᱱᱟ ᱛᱮᱫᱚ ᱟᱠᱷᱲᱟ ᱫᱚ ᱵᱟᱭ ᱟᱸᱫᱳᱲ ᱞᱮᱫᱟ ᱩᱱᱠᱩ ᱠᱚᱣᱟᱜ ᱢᱤᱫ ᱥᱟᱶᱛᱮ ᱨᱩ ᱨᱟᱦᱟ ᱜᱮ ᱜᱩᱸᱡᱩᱲ ᱜᱩᱸᱡᱟᱝ ᱞᱩᱲᱩᱵᱩᱝ ᱡᱟᱦᱟᱸ ᱱᱚᱝᱠᱟᱱ ᱜᱮ ᱥᱟᱲᱮᱡ ᱫᱚ ᱚᱱᱟ ᱨᱩ ᱨᱟᱦᱟ ᱛᱮᱜᱮ ᱟᱠᱷᱲᱟ ᱫᱚᱭ ᱫᱩᱞ ᱫᱩᱞᱟᱹᱣᱟᱭ ᱟᱨ ᱚᱱᱟ ᱟᱠᱷᱲᱟ ᱫᱩᱞ ᱫᱩᱞᱟᱹᱣ ᱛᱮᱜᱮ ᱱᱟᱪᱚᱱᱤᱭᱟᱹ ᱠᱚᱦᱚᱸ ᱠᱚ ᱮᱱᱮᱡᱼᱟ ᱪᱮᱫᱟᱜ ᱥᱮ ᱵᱟᱹᱵᱩ ᱵᱟᱲᱟᱭ ᱜᱮᱭᱟᱵᱚᱱ ᱟᱵᱚ ᱥᱟᱱᱟᱢ ᱠᱚᱜᱮ ᱴᱟᱢᱟᱠ ᱛᱩᱢᱫᱟᱜ ᱨᱮᱜᱽᱲᱟ ᱡᱷᱟᱹᱭ ᱜᱷᱩᱲᱤ ᱠᱚᱨᱚᱛᱟᱞ ᱱᱩᱠᱩ ᱥᱟᱱᱟᱢ ᱠᱚᱣᱟᱜ ᱨᱩ ᱨᱟᱦᱟ ᱛᱮᱜᱮ ᱮᱱᱮᱡ ᱟᱠᱷᱲᱟ ᱫᱚᱭ ᱟᱸᱫᱳᱲᱟᱭ ᱢᱮᱱᱮ ᱠᱚ ᱫᱷᱚᱨᱚᱢ ᱟᱠᱷᱲᱟ ᱫᱚᱭ ᱟᱸᱫᱚᱲᱟᱭ ᱢᱮᱱᱮ ᱠᱷᱟᱱ ᱚᱠᱚᱭ ᱦᱚᱸ ᱮᱠᱞᱟ ᱮᱠᱞᱟ ᱥᱟᱰᱮ ᱛᱮᱫᱚ ᱢᱮᱱᱮ ᱴᱟᱢᱟᱠ ᱛᱩᱢᱫᱟᱜ ᱡᱷᱟᱹᱭ ᱜᱷᱩᱲᱤ ᱠᱚᱨᱛᱟᱞ ᱱᱩᱠᱩ ᱠᱚᱣᱟᱜ ᱚᱠᱚᱭ ᱠᱚᱣᱟᱜ ᱮᱠᱞᱟ ᱮᱠᱞᱟ ᱥᱟᱰᱮ ᱛᱮᱫᱚ ᱛᱤᱥ ᱦᱚᱸ ᱟᱠᱷᱲᱟ ᱫᱚ ᱵᱟᱭ ᱟᱸᱫᱚᱲ ᱫᱟᱲᱮᱭᱟᱜᱼᱟ ᱚᱱᱟ ᱫᱚ ᱟᱠᱷᱲᱟ ᱨᱮᱱᱟᱜ ᱨᱚᱢᱚᱡᱽ ᱜᱮ ᱵᱟᱝ ᱦᱤᱡᱩᱜᱼᱟ ᱟᱨ ᱴᱷᱤᱠ ᱚᱱᱠᱟ ᱜᱮ ᱟᱹᱵᱤᱱ ᱟᱹᱵᱤᱱ ᱛᱟᱞᱟᱨᱮ ᱡᱟᱦᱟᱸ ᱛᱤᱱᱟᱹᱜ ᱵᱷᱮᱯᱮᱜᱮᱫ ᱛᱮᱭᱟᱨ ᱠᱟᱛᱮᱫ ᱥᱟᱹᱨᱤ ᱫᱷᱚᱨᱚᱢ ᱵᱤᱱ ᱞᱟᱹᱞᱟᱹᱭ ᱠᱟᱱ ᱥᱟᱨᱱᱟ ᱫᱷᱚᱨᱚᱢ ᱵᱤᱱ ᱞᱟᱹᱞᱟᱹᱭ ᱠᱟᱱ ᱟᱵᱚ ᱥᱟᱱᱛᱟᱲ ᱥᱟᱱᱛᱟᱲ ᱜᱮᱵᱚᱱ ᱵᱷᱮᱯᱮᱜᱮᱫᱚᱜᱼᱟ ᱴᱟᱢᱟᱠ ᱛᱩᱢᱫᱟᱜ ᱞᱮᱠᱟ ᱢᱮᱱᱠᱷᱟᱱ ᱟᱵᱚ ᱡᱩᱫᱤ ᱴᱟᱢᱟᱠ ᱛᱩᱢᱫᱟᱜ ᱞᱮᱠᱟ ᱡᱚᱢᱚᱠ ᱠᱟᱛᱮ ᱢᱤᱫ ᱥᱟᱶᱛᱮ ᱢᱤᱫᱴᱟᱝ ᱠᱟᱛᱷᱟ ᱜᱮᱵᱚᱱ ᱞᱟᱹᱭᱟ ᱥᱟᱨᱱᱟ ᱠᱷᱟᱱ ᱥᱟᱨᱱᱟ ᱜᱮ ᱥᱟᱹᱨᱤ ᱠᱷᱟᱱ ᱥᱟᱹᱨᱤ ᱜᱮ ᱟᱨ ᱵᱟᱝᱠᱷᱟᱱ ᱥᱟᱹᱨᱤ ᱥᱟᱨᱱᱟ ᱵᱟᱱᱟᱨ ᱜᱮ ᱡᱩᱫᱤ ᱢᱤᱫ ᱥᱟᱶ ᱠᱟᱛᱮ ᱵᱚᱱ ᱞᱟᱹᱭᱟ ᱛᱟᱦᱚᱞᱮ ᱤᱧᱟᱹᱜ ᱜᱟᱹᱦᱤᱨ ᱯᱟᱹᱛᱭᱟᱹᱣ ᱵᱟᱹᱵᱩ ᱢᱤᱫ ᱞᱚᱜᱚᱱ ᱨᱮ ᱟᱵᱚ ᱫᱷᱚᱨᱚᱢ ᱠᱳᱰ ᱫᱚᱵᱚᱱ ᱧᱟᱢ ᱜᱮᱭᱟ ᱪᱮᱫᱟᱜ ᱥᱮ ᱵᱟᱹᱵᱩ ᱱᱤᱛᱚᱜ ᱱᱚᱣᱟ ᱜᱮ ᱧᱮᱞᱚᱜ ᱠᱟᱱᱟ ᱟᱵᱚ ᱛᱩᱢᱫᱟᱜ ᱴᱟᱢᱟᱠ ᱞᱮᱠᱟ ᱢᱤᱫ ᱡᱚᱢ ᱚᱠᱛᱮ ᱢᱤᱫᱴᱟᱝ ᱠᱟᱛᱷᱟ ᱵᱟᱵᱚᱱ ᱞᱟᱹᱞᱟᱹᱭ ᱠᱟᱱᱟ ᱠᱤᱪᱷᱩ ᱠᱤᱪᱷᱩ ᱴᱚᱴᱷᱟ ᱨᱮᱫᱚ ᱠᱚ ᱞᱟᱹᱞᱟᱹᱭ ᱠᱟᱱᱟ ᱥᱟᱹᱨᱤ ᱫᱷᱚᱨᱚᱢ ᱟᱨᱦᱚᱸ ᱠᱤᱪᱷᱩ ᱠᱤᱪᱷᱩ ᱴᱚᱴᱷᱟ ᱨᱮᱫᱚ ᱠᱚ ᱞᱟᱹᱞᱟᱹᱭ ᱠᱟᱱᱟ ᱥᱟᱨᱱᱟ ᱫᱷᱚᱨᱚᱢ ᱟᱨᱦᱚᱸ ᱠᱤᱪᱷᱩ ᱠᱤᱪᱷᱩ ᱴᱚᱴᱷᱟ ᱨᱮᱫᱚ ᱠᱚ ᱞᱟᱹᱞᱟᱹᱭ ᱠᱟᱱᱟ ᱟᱹᱫᱤᱵᱟᱹᱥᱤ ᱫᱷᱚᱨᱚᱢ ᱟᱨᱦᱚᱸ ᱠᱤᱪᱷᱩ ᱠᱤᱪᱷᱩ ᱴᱚᱴᱷᱟ ᱨᱮᱫᱚ ᱠᱚ ᱞᱟᱹᱞᱟᱹᱭ ᱠᱟᱱᱟ ᱮᱲᱮ ᱫᱷᱚᱨᱚᱢ ᱟᱨᱦᱚᱸ ᱠᱤᱪᱷᱩ ᱠᱤᱪᱷᱩ ᱴᱚᱴᱷᱟ ᱨᱮ ᱟᱹᱰᱤ ᱟᱭᱢᱟ ᱫᱷᱚᱨᱚᱢ ᱠᱚ ᱞᱟᱹᱞᱟᱹᱭ ᱠᱟᱱᱟ ᱢᱮᱱᱮ ᱠᱟᱱᱟ ᱵᱚᱭᱦᱟ ᱟᱵᱚ ᱟᱹᱫᱤᱵᱟᱹᱥᱤ ᱥᱟᱱᱛᱟᱲ ᱠᱚ ᱡᱟᱦᱟᱸ ᱛᱤᱱᱟᱹᱜ ᱜᱟᱱ ᱡᱟᱹᱛ ᱢᱮᱱᱟᱜ ᱵᱚᱱ ᱟᱵᱚ ᱡᱩᱫᱤ ᱢᱤᱫ ᱚᱠᱛᱚ ᱨᱮ ᱢᱤᱫ ᱥᱟᱶᱛᱮ ᱢᱤᱫᱴᱟᱝ ᱫᱷᱚᱨᱚᱢ ᱠᱟᱛᱷᱟ ᱠᱚ ᱡᱩᱫᱤ ᱵᱚᱱ ᱞᱟᱹᱭᱟ ᱛᱟᱦᱚᱞᱮ ᱟᱵᱚ ᱟᱹᱫᱤᱵᱟᱹᱥᱤ ᱠᱚ ᱛᱟᱞᱟᱨᱮ ᱛᱤᱥ ᱦᱚᱸ ᱵᱷᱮᱯᱮᱜᱮᱫ ᱵᱟᱝ ᱛᱮᱭᱟᱨᱚᱜᱼᱟ ᱟᱨ ᱥᱚᱨᱠᱟᱨ ᱠᱚᱴᱷᱮᱱ ᱟᱵᱚᱣᱟᱜ ᱱᱚᱣᱟ ᱫᱷᱚᱨᱚᱢ ᱠᱳᱰ ᱨᱮᱱᱟᱜ ᱦᱚᱠ ᱟᱹᱭᱫᱟᱹᱨ ᱟᱹᱫᱟᱹᱭ ᱦᱚᱸ ᱟᱹᱰᱤ ᱥᱚᱞᱦᱮᱜ ᱛᱟᱵᱚᱱᱟ ᱚᱱᱟᱛᱮ ᱵᱟᱹᱵᱩᱧ ᱞᱟᱹᱭᱟᱵᱤᱱᱟ ᱥᱟᱹᱨᱤ ᱥᱟᱨᱱᱟ ᱫᱷᱚᱨᱚᱢ ᱤᱫᱤ ᱠᱟᱛᱮ ᱟᱞᱚᱵᱤᱱ ᱨᱟᱯᱟᱪᱟᱜᱚᱜᱼᱟ ᱟᱹᱵᱤᱱ ᱫᱚ ᱢᱤᱫᱴᱟᱝ ᱫᱷᱚᱨᱚᱢ ᱜᱮ ᱥᱚᱢᱚᱨᱛᱷᱚᱱ ᱛᱟᱵᱚᱱ ᱵᱤᱱ ᱟᱨ ᱢᱤᱫᱴᱟᱝ ᱫᱷᱚᱨᱚᱢ ᱥᱚᱢᱚᱨᱛᱷᱚᱱ ᱠᱟᱛᱮ ᱜᱮ ᱫᱮᱞᱟ ᱫᱚᱢᱮᱞᱟ ᱫᱚᱢᱮᱞᱟ ᱵᱷᱟᱨᱚᱛ ᱥᱚᱨᱠᱟᱨ ᱴᱷᱮᱱ ᱟᱨ ᱵᱷᱟᱨᱚᱛ ᱥᱚᱨᱠᱟᱨ ᱴᱷᱮᱱ ᱪᱟᱞᱟᱣ ᱠᱟᱛᱮ ᱢᱤᱫᱴᱟᱝ ᱠᱟᱛᱷᱟ ᱜᱮ ᱢᱤᱫ ᱢᱚᱪᱟᱛᱮ ᱢᱤᱫ ᱫᱷᱚᱨᱚᱢ ᱛᱮ ᱟᱨ ᱢᱤᱫ ᱞᱟᱹᱭᱛᱮ ᱛᱟᱢᱟᱢ ᱵᱷᱟᱨᱚᱛ ᱵᱚᱨᱥᱚ ᱨᱮᱱ ᱥᱟᱱᱛᱟᱲ ᱦᱚᱯᱚᱱ ᱵᱚᱱ ᱡᱩᱢᱤᱫᱚᱜᱼᱟ ᱟᱨ ᱢᱤᱫᱴᱟᱝ ᱫᱷᱚᱨᱚᱢ ᱨᱮᱱᱟᱜ ᱠᱟᱛᱷᱟ ᱡᱩᱫᱤ ᱵᱚᱱ ᱞᱟᱹᱭᱟ ᱤᱧᱟᱹᱜ ᱜᱟᱹᱦᱤᱨ ᱯᱟᱹᱛᱭᱟᱹᱣ ᱵᱟᱹᱵᱩ ᱟᱵᱚ ᱫᱚ ᱫᱷᱚᱨᱚᱢ ᱠᱳᱰ ᱫᱚᱵᱚᱱ ᱧᱟᱢ ᱜᱮᱭᱟ ᱛᱤᱥ ᱦᱚᱸ ᱵᱟᱝᱮ ᱮᱲᱮ ᱫᱟᱲᱮᱭᱟᱵᱚᱱᱟᱭ ᱱᱩᱭ ᱵᱷᱟᱨᱚᱛ ᱥᱚᱨᱠᱟᱨ ᱪᱮᱫᱟᱜ ᱥᱮ ᱱᱤᱛᱚᱜ ᱛᱩᱢᱫᱟᱜ ᱟᱨ ᱴᱟᱢᱟᱠ ᱠᱚ ᱞᱮᱠᱟᱜᱮ ᱟᱵᱚ ᱟᱵᱚ ᱛᱟᱞᱟᱨᱮ ᱵᱷᱮᱠ ᱵᱷᱮᱜᱮᱫ ᱛᱮᱭᱟᱨ ᱟᱠᱟᱱ ᱛᱮ ᱟᱵᱚ ᱫᱚ ᱫᱷᱚᱨᱚᱢ ᱠᱳᱰ ᱵᱟᱝᱵᱚᱱ ᱧᱟᱢ ᱮᱫᱟ ᱟᱨ ᱤᱧᱟᱹᱜ ᱜᱟᱹᱦᱤᱨ ᱯᱟᱹᱛᱭᱟᱹᱣ ᱱᱤᱝᱠᱟᱹ ᱵᱷᱮᱯᱮᱜᱮᱫ ᱮ ᱛᱟᱦᱮᱸ ᱞᱮᱱᱠᱷᱟᱱ ᱛᱤᱥ ᱦᱚᱸ ᱟᱵᱚ ᱠᱚ ᱛᱟᱞᱟᱨᱮ ᱫᱷᱚᱨᱚᱢ ᱠᱳᱰ ᱫᱚ ᱵᱟᱝᱵᱚᱱ ᱟᱹᱫᱟᱹᱭ ᱫᱟᱲᱮᱭᱟᱜᱼᱟ ᱫᱮ ᱫᱮᱞᱟ ᱥᱟᱱᱛᱟᱲ ᱵᱚᱭᱦᱟ ᱠᱚ ᱫᱮᱞᱟ ᱡᱩᱢᱤᱫᱚᱜ ᱛᱟᱵᱚᱱ ᱯᱮ ᱟᱨ ᱡᱩᱢᱤᱫ ᱠᱚᱛᱟ ᱵᱚᱱ ᱯᱮ ᱟᱨ ᱵᱟᱝᱠᱷᱟᱱ ᱱᱤᱝᱠᱟᱹ ᱵᱷᱮᱯᱮᱜᱮᱫ ᱛᱮᱭᱟᱨ ᱠᱟᱛᱮ ᱟᱵᱚ ᱫᱚ ᱛᱤᱥ ᱦᱚᱸ ᱫᱷᱚᱨᱚᱢ ᱠᱳᱰ ᱵᱟᱝ ᱵᱚᱱ ᱟᱹᱫᱟᱹᱭ ᱫᱟᱲᱮᱭᱟᱜᱼᱟ ᱵᱩᱡᱷᱟᱹᱣ ᱠᱮᱫᱟ ᱵᱤᱱ ᱟᱨ ᱢᱟ ᱮᱱᱠᱷᱟᱱ ᱱᱤᱛᱚᱜ ᱠᱷᱚᱱᱟᱜ ᱜᱮ ᱟᱨ ᱛᱮᱦᱮᱧ ᱠᱷᱚᱱᱟᱜ ᱜᱮ ᱵᱟᱹᱵᱩ ᱟᱹᱵᱤᱱ ᱦᱚᱸ ᱥᱟᱱᱛᱟᱲ ᱵᱚᱭᱦᱟ ᱠᱚ ᱡᱩᱢᱤᱫ ᱠᱚᱛᱟ ᱵᱚᱱ ᱵᱤᱱ ᱟᱨ ᱫᱮᱞᱟ ᱵᱚᱱ ᱟᱹᱫᱟᱹᱭ ᱞᱮᱜᱮ ᱫᱷᱚᱨᱚᱢ ᱠᱳᱰ